ᱟᱯᱮ ᱡᱚᱛᱚ ᱠᱚᱜᱮ ᱤᱧᱟᱹᱜ ᱪᱮᱱᱮᱞ ᱨᱮ ᱟᱨ ᱢᱤᱫ ᱫᱷᱟᱣ ᱥᱟᱹᱜᱩᱱ ᱡᱚᱦᱟᱨ ᱛᱚ ᱛᱮᱦᱮᱧ ᱤᱧ ᱜᱚᱜᱚ ᱱᱚᱜᱼᱚᱭ ᱦᱟᱥᱟ ᱥᱟᱶᱛᱮ ᱢᱤᱫᱴᱟᱱ ᱡᱤᱱᱤᱥᱮ ᱢᱮᱥᱟ ᱟᱫᱟ ᱟᱫᱚ ᱱᱚᱣᱟ ᱪᱮᱫ ᱠᱟᱱᱟ ᱞᱟᱹᱭ ᱫᱟᱲᱮᱭᱟᱜ ᱟᱯᱮ ᱛᱷᱚᱲᱟ ᱡᱩᱫᱟᱹ ᱧᱚᱜ ᱧᱮᱞᱚᱜ ᱠᱟᱱᱟ ᱵᱟᱝ ᱟᱪᱪᱷᱟ ᱤᱧᱤᱧ ᱞᱟᱹᱭ ᱟᱯᱮ ᱠᱟᱱᱟ ᱱᱚᱣᱟ ᱫᱚ ᱠᱟᱱᱟ ᱠᱷᱳᱞ ᱠᱷᱳᱞ ᱠᱚ ᱢᱮᱛᱟᱜᱼᱟ ᱱᱚᱣᱟ ᱫᱚ ᱦᱚᱞᱟ ᱨᱮᱭ ᱞᱚᱦᱚᱫ ᱠᱟᱜ ᱛᱟᱦᱮᱱᱟ ᱟᱫᱚ ᱱᱚᱜᱼᱚᱭ ᱛᱤᱦᱤᱧ ᱱᱚᱜᱼᱚᱭ ᱦᱟᱥᱟ ᱨᱮᱭ ᱥᱤᱯᱤᱭᱮᱫᱟ ᱱᱚᱣᱟ ᱫᱚ ᱱᱚᱣᱟ ᱠᱷᱳᱞ ᱫᱚ ᱛᱩᱲᱤ ᱞᱮᱱ ᱠᱟᱛᱮ ᱠᱚ ᱛᱮᱭᱟᱨᱟ ᱟᱫᱚ ᱱᱚᱣᱟ ᱱᱚᱜᱼᱚᱭ ᱦᱟᱥᱟ ᱥᱟᱶᱛᱮ ᱢᱮᱥᱟᱞ ᱠᱟᱛᱮ ᱫᱟᱨᱮ ᱨᱮ ᱞᱟᱜᱟᱣ ᱞᱮᱠᱷᱟᱡ ᱢᱚᱡᱽ ᱜᱮ ᱫᱟᱨᱮ ᱦᱟᱨᱟᱜᱼᱟ ᱡᱚ ᱠᱚᱦᱚᱸ ᱢᱚᱡᱽ ᱜᱮ ᱡᱚᱜᱼᱟ ᱯᱩᱴᱷᱟᱹ ᱜᱮ ᱟᱨ ᱵᱟᱦᱟ ᱠᱚᱦᱚᱸ ᱢᱚᱡᱽ ᱜᱮ ᱵᱟᱦᱟᱜᱼᱟ

ᱱᱚᱜᱼᱚᱭ ᱱᱚᱰᱮ ᱱᱚᱜᱼᱚᱭ ᱱᱚᱝᱠᱟᱭ ᱯᱮᱨᱮᱡ ᱮᱫᱟ ᱠᱷᱳᱞ ᱢᱮᱥᱟᱞ ᱦᱟᱥᱟ ᱛᱮ ᱱᱚᱣᱟ ᱫᱚ ᱠᱟᱱᱟ ᱛᱚᱣᱟ ᱵᱟᱦᱟ ᱫᱟᱨᱮ ᱟᱫᱚ ᱪᱮᱫ ᱞᱮᱠᱟ ᱵᱟᱦᱟᱜ ᱠᱟᱱᱟ ᱦᱟᱸᱜ

ᱱᱚᱣᱟ ᱫᱚ ᱦᱳᱢ ᱢᱮᱰ ᱞᱟᱹᱴᱩ ᱴᱚᱵ ᱟᱫᱚ ᱱᱚᱜᱼᱚᱭ ᱱᱚᱝᱠᱟ ᱟᱫᱚ ᱱᱚᱣᱟ ᱛᱚᱣᱟ ᱵᱟᱦᱟ ᱫᱟᱨᱮ ᱟᱭᱢᱟ ᱫᱤᱱ ᱦᱩᱭᱱᱟ

ᱱᱚᱜᱼᱚᱭ ᱱᱤᱛᱳᱜ ᱫᱚ ᱤᱧ ᱜᱚᱜᱚ ᱱᱚᱜᱼᱚᱭ ᱱᱚᱸᱰᱮᱭ ᱨᱚᱦᱚᱭ ᱠᱮᱫᱟ ᱠᱟᱨᱞᱟ ᱟᱲᱟᱜ ᱫᱟᱨᱮ ᱟᱫᱚ ᱪᱮᱫ ᱞᱮᱠᱟ ᱦᱟᱸᱜ ᱡᱮᱣᱮᱫᱚᱜ ᱠᱟᱱᱟ ᱥᱮ ᱪᱮᱠᱟᱜ ᱠᱟᱱᱟ ᱦᱟᱸᱜ ᱮᱴᱟᱜ ᱴᱚᱵ ᱨᱮ ᱟᱡ ᱛᱮᱜᱮ ᱡᱟᱱᱟᱢ ᱨᱟᱠᱟᱵ ᱞᱮᱱᱟ ᱟᱫᱚ ᱚᱸᱰᱮ ᱠᱷᱚᱱ ᱱᱚᱜᱼᱚᱭ ᱱᱚᱸᱰᱮ ᱛᱮᱦᱮᱧ ᱫᱚᱭ ᱩᱪᱟᱹᱲ ᱠᱮᱫᱟ ᱵᱚᱞᱮ ᱡᱟᱛᱮ ᱢᱚᱡᱽ ᱛᱮ ᱵᱚᱞᱮ ᱦᱟᱨᱟᱜ ᱟᱫᱚ ᱪᱮᱫ ᱞᱮᱠᱟᱜ ᱠᱟᱱᱟ ᱦᱟᱸᱜ ᱟᱫᱚ ᱱᱚᱜᱼᱚᱭ ᱛᱷᱚᱲᱟ ᱦᱟᱥᱟ ᱱᱤᱛᱚᱜ ᱵᱟᱹᱠᱤ ᱢᱮᱱᱟᱜᱼᱟ ᱚᱱᱟ ᱫᱚ ᱱᱚᱜᱼᱚᱭ ᱱᱚᱣᱟ ᱠᱚ ᱴᱚᱯ ᱠᱚᱨᱮ ᱯᱮᱨᱮᱡᱽ ᱦᱩᱭᱩᱜᱼᱟ ᱦᱟᱸᱜ ᱟᱫᱚ ᱱᱤᱛᱚᱜ ᱫᱚᱞᱤᱧ ᱯᱮᱨᱮᱡᱟ ᱦᱟᱸᱜ ᱵᱟᱱᱟ ᱦᱚᱲ ᱛᱮ ᱛᱚ ᱛᱤᱦᱤᱧᱟᱜ ᱵᱷᱤᱰᱤᱭᱳ ᱫᱚ ᱱᱚᱰᱮ ᱜᱤᱧ ᱪᱟᱵᱟᱭᱮᱫᱟ ᱱᱚᱰᱮ ᱜᱤᱧ ᱢᱩᱪᱟᱹᱫ ᱮᱫᱟ ᱛᱟᱦᱚᱞᱮ ᱢᱟ ᱟᱨᱦᱚᱸ ᱯᱚᱨᱮ ᱛᱮᱵᱚᱱ ᱧᱟᱯᱟᱢᱚᱜᱼᱟ ᱟᱫᱚ ᱛᱮᱦᱮᱧᱟᱜ ᱵᱷᱤᱰᱤᱭᱳ ᱢᱚᱡᱽ ᱯᱮ ᱟᱹᱭᱠᱟᱹᱣ ᱠᱟᱜ ᱠᱷᱟᱡ ᱞᱟᱭᱤᱠ ᱯᱮ ᱥᱮᱭᱟᱨ ᱯᱮ ᱟᱨ ᱥᱟᱵᱥᱠᱨᱟᱭᱤᱵᱽ ᱯᱮ ᱴᱟᱴᱟ